ᱢᱟᱲᱟᱝ ᱛᱮ ᱥᱟᱱᱟᱢ ᱠᱚᱜᱮ ᱡᱚᱦᱟᱨ ᱛᱚᱵᱮ ᱛᱮᱦᱮᱧᱟᱜ ᱵᱷᱤᱰᱤᱭᱳ ᱨᱮ ᱱᱚᱣᱟ ᱵᱚᱱ ᱵᱟᱲᱟᱭ ᱞᱮᱜᱮ ᱯᱤ ᱮᱱ ᱵᱤ ᱴᱮᱠᱥᱴ ᱯᱷᱚᱨᱢᱮᱴ ᱢᱚᱡᱽ ᱰᱤᱡᱟᱭᱤᱱ ᱚᱠᱟ ᱞᱮᱠᱟ ᱵᱚᱱ ᱵᱮᱱᱟᱣ ᱫᱟᱲᱮᱭᱟᱜᱼᱟ ᱟᱵᱚ ᱡᱟᱦᱟᱸ ᱜᱮ ᱢᱤᱫ ᱴᱮᱠᱥᱴ ᱚᱞ ᱠᱟᱛᱮ ᱚᱱᱞᱟᱭᱤᱱ ᱴᱮᱠᱥᱴ ᱰᱤᱡᱟᱭᱤᱱ ᱚᱠᱟ ᱞᱮᱠᱟ ᱵᱮᱱᱟᱣ ᱠᱩᱥᱤ ᱚᱱᱟ ᱥᱤᱞᱮᱠᱴ ᱠᱟᱛᱮ ᱯᱤ ᱮᱱ ᱵᱤ ᱴᱮᱠᱥᱴ ᱯᱷᱚᱨᱢᱮᱴ ᱰᱟᱣᱩᱱᱞᱳᱰ ᱠᱟᱛᱮ ᱮᱰᱤᱴᱤᱝ ᱚᱠᱛᱚ ᱨᱮ ᱟᱵᱚ ᱚᱱᱟ ᱴᱮᱠᱥᱴ ᱵᱚᱱ ᱤᱥᱛᱮᱢᱟᱞ ᱫᱟᱲᱮᱭᱟᱜᱼᱟ ᱛᱚᱵᱮ ᱫᱮᱞᱟ ᱵᱚᱱ ᱵᱟᱲᱟᱭ ᱞᱮᱜᱮ ᱚᱠᱟ ᱣᱮᱵᱥᱟᱭᱤᱴ ᱡᱟᱹᱱᱤᱡ ᱛᱮ ᱯᱤ ᱮᱱ ᱡᱤ ᱴᱮᱠᱥ ᱯᱷᱚᱨᱢᱮᱴ ᱵᱚᱱ ᱵᱮᱱᱟᱣ ᱫᱟᱲᱮᱭᱟᱜᱼᱟ ᱡᱩᱫᱤ ᱱᱚᱣᱟ ᱪᱮᱱᱮᱞ ᱨᱮ ᱯᱩᱭᱞᱩ ᱫᱷᱟᱣ ᱯᱮ ᱦᱤᱡᱩᱜ ᱠᱟᱱᱟ ᱮᱱᱠᱷᱟᱱ ᱫᱚ ᱱᱚᱣᱟ ᱪᱮᱱᱮᱞ ᱨᱮ ᱥᱟᱵᱥᱠᱨᱟᱭᱤᱵ ᱠᱟᱛᱮ ᱵᱮᱞ ᱟᱭᱠᱚᱱ ᱫᱟᱵᱟᱣ ᱛᱟᱨᱟ ᱠᱟᱜ ᱯᱮ ᱱᱚᱝᱠᱟ ᱜᱮ ᱥᱟᱱᱛᱟᱲᱤ ᱛᱮ ᱴᱤᱯᱥ ᱮᱱᱰ ᱴᱨᱤᱠᱥ ᱵᱷᱤᱰᱤᱭᱳ ᱟᱯᱮ ᱢᱟᱲᱟᱝ ᱛᱮᱯᱮ ᱧᱟᱢ ᱫᱟᱲᱮᱭᱟᱜᱼᱟ Kiss for you. ᱢᱟᱲᱟᱝ ᱛᱮ ᱟᱵᱚ ᱠᱨᱳᱢ ᱵᱨᱟᱣᱡᱟᱨ ᱵᱚᱱ ᱳᱯᱮᱱᱟ ᱠᱨᱳᱢ ᱵᱨᱟᱣᱡᱟᱨ ᱳᱯᱮᱱ ᱠᱟᱛᱮ ᱱᱤᱭᱟᱹ ᱥᱟᱨᱪ ᱵᱚᱠᱥ ᱨᱮ ᱱᱚᱰᱮ ᱵᱚᱱ ᱚᱞᱟ ᱠᱩᱞ ᱴᱮᱠᱥ ᱰᱚᱴ ᱠᱚᱢ ᱠᱩᱞ ᱴᱮᱠᱥ ᱰᱚᱴ ᱠᱚᱢ ᱚᱞ ᱠᱟᱛᱮ ᱵᱚᱱ ᱥᱟᱨᱪᱤᱝᱟ ᱟᱨ ᱱᱚᱰᱮ ᱵᱚᱱ ᱧᱮᱞᱟ ᱠᱩᱞ ᱴᱮᱠᱥ ᱜᱨᱟᱯᱷᱤᱠᱥ ᱡᱮᱱᱟᱨᱮᱴᱚᱨ ᱱᱚᱰᱮ ᱱᱚᱝᱠᱟ ᱦᱮᱡ ᱮᱱᱟ ᱛᱚ ᱟᱵᱚ ᱱᱚᱰᱮ ᱵᱚᱱ ᱠᱞᱤᱠᱟ ᱱᱚᱰᱮ ᱠᱞᱤᱠ ᱠᱟᱛᱮ ᱟᱵᱚ ᱧᱮᱞᱮᱜᱼᱟ ᱠᱩᱞ ᱴᱮᱠᱥ ᱜᱨᱟᱯᱷᱤᱠᱥ ᱰᱤᱡᱟᱭᱤᱱ ᱪᱮᱫ ᱞᱮᱠᱟ ᱮᱠᱥ ᱮᱠᱥ ᱦᱮᱡ ᱮᱱᱟ ᱟᱨ ᱱᱚᱰᱮ ᱠᱷᱚᱱ ᱟᱵᱚ ᱱᱮᱠᱥᱴ ᱯᱮᱡᱽ ᱵᱚᱱ ᱧᱮᱞ ᱫᱟᱲᱮᱭᱟᱜᱼᱟ ᱟᱵᱚ ᱱᱚᱰᱮ ᱵᱚᱱ ᱠᱞᱤᱠ ᱞᱮᱠᱷᱟᱱ ᱫᱚ ᱟᱵᱚ ᱱᱚᱰᱮ ᱵᱚᱱ ᱠᱞᱤᱠᱟ ᱱᱚᱜᱼᱚᱭ ᱱᱮᱠᱥᱴ ᱯᱮᱡᱽ ᱨᱮᱦᱚᱸ ᱟᱹᱰᱤᱜᱟᱱ ᱯᱷᱩᱞ ᱴᱮᱠ ᱜᱨᱟᱯᱷᱤᱠᱥ ᱦᱮᱡ ᱮᱱᱟ ᱟᱵᱚ ᱮᱰᱤᱴᱤᱝ ᱨᱮ ᱚᱠᱟ ᱜᱨᱟᱯᱷᱤᱠᱥ ᱟᱵᱚ ᱵᱚᱱ ᱠᱩᱥᱤᱭᱟᱜᱼᱟ ᱱᱚᱰᱮ ᱠᱷᱚᱱ ᱱᱚᱜᱼᱚᱭ ᱮᱯᱥ ᱮᱯᱥ ᱴᱮᱠ ᱜᱨᱟᱯᱷᱤᱠᱥ ᱱᱚᱰᱮ ᱦᱮᱡ ᱮᱱᱟ ᱟᱨᱦᱚᱸ ᱱᱚᱰᱮ ᱵᱚᱱ ᱧᱮᱞᱟ ᱱᱚᱜᱼᱚᱭ ᱪᱮᱛᱟᱱ ᱥᱮᱫ ᱵᱚᱱ ᱪᱟᱞᱟᱜᱼᱟ ᱟᱵᱚ ᱱᱚᱰᱮ ᱞᱚᱜᱳ

ᱠᱨᱤᱭᱮᱴ ᱞᱳᱜᱳ ᱟᱵᱚ ᱱᱤᱭᱟᱹ ᱠᱨᱤᱭᱮᱴ ᱞᱳᱜᱳ ᱨᱮᱵᱚᱱ ᱫᱟᱵᱟᱣᱟ ᱫᱟᱵᱟᱣ ᱛᱟᱭᱚᱢ ᱱᱚᱜᱼᱚᱭ ᱱᱚᱝᱠᱟ ᱦᱮᱡ ᱮᱱᱟ ᱱᱚᱜᱼᱚᱭ ᱱᱚᱰᱮ ᱱᱟᱥᱮ ᱡᱩᱢ ᱠᱟᱛᱮ ᱵᱚᱱ ᱧᱮᱞᱟ ᱱᱚᱜᱼᱚᱭ ᱱᱚᱰᱮ ᱰᱟᱣᱩᱱᱞᱳᱰ ᱟᱨ ᱮᱰᱤᱴᱤᱝ ᱰᱟᱣᱩᱱᱞᱳᱰ ᱞᱮᱠᱷᱟᱱ ᱫᱚ ᱟᱵᱚ ᱱᱚᱰᱮ ᱜᱮᱞᱟᱨᱤ ᱨᱮ ᱟᱵᱚ ᱵᱚᱱ ᱰᱟᱣᱩᱱᱞᱳᱰ ᱫᱟᱲᱮᱭᱟᱜᱼᱟ ᱟᱨ ᱮᱰᱤᱴ ᱞᱮᱠᱷᱟᱱ ᱫᱚ ᱟᱵᱚ ᱱᱚᱰᱮ ᱠᱷᱚᱱ ᱵᱚᱱ ᱮᱰᱤᱴᱤᱝ ᱨᱩᱣᱟᱹᱲ ᱫᱟᱲᱮᱭᱟᱜᱼᱟ

ᱱᱚᱰᱮ ᱠᱞᱤᱠ ᱛᱟᱢ ᱱᱚᱜᱼᱚᱭ ᱵᱚᱱ ᱰᱤᱞᱤᱴᱟ ᱱᱚᱣᱟ ᱰᱤᱞᱤᱴ ᱠᱟᱛᱮ ᱱᱚᱰᱮ ᱳᱠᱮ ᱫᱟᱵᱟᱣ ᱠᱟᱛᱮ ᱱᱚᱰᱮ ᱞᱟᱛᱟᱨ ᱵᱚᱱ ᱧᱮᱞᱟ ᱱᱚᱰᱮ ᱱᱚᱰᱮ ᱠᱷᱚᱱ ᱟᱵᱚ ᱠᱚᱞᱚᱨ ᱵᱚᱱ ᱥᱤᱞᱮᱠᱴᱟ ᱱᱚᱰᱮ ᱠᱚᱞᱚᱨ ᱱᱚᱰᱮ ᱠᱷᱚᱱᱟᱝ ᱟᱨᱦᱚᱸ ᱱᱚᱰᱮ ᱠᱚᱞᱚᱨ ᱵᱚ ᱮᱰ ᱥᱟᱱᱟ ᱵᱚᱱ ᱠᱷᱟᱱ ᱫᱚ ᱟᱵᱚ ᱱᱚᱰᱮ ᱠᱷᱚᱱ ᱟᱨᱦᱚᱸ ᱠᱚᱞᱚᱨ ᱵᱚᱱ ᱮᱰ ᱫᱟᱲᱮᱭᱟᱜᱼᱟ ᱟᱨᱵᱚᱱ ᱱᱚᱰᱮ ᱵᱚᱱ ᱳᱠᱮᱭᱟ

ᱟᱨ ᱱᱚᱰᱮ ᱯᱞᱟᱥ ᱨᱮ ᱥᱮᱱ ᱠᱟᱛᱮ ᱟᱵᱚ ᱱᱚᱰᱮ ᱠᱷᱚᱱ ᱡᱟᱦᱟᱸ ᱟᱵᱚ ᱴᱮᱠᱥᱴ ᱯᱷᱚᱨᱢᱮᱴ ᱨᱮ ᱡᱟᱦᱟᱸ ᱵᱚ ᱰᱟᱣᱩᱱᱞᱳᱰ ᱟᱠᱟᱫᱼᱟ ᱚᱱᱟ ᱵᱚᱱ ᱚᱱᱟ ᱵᱚᱱ ᱥᱤᱞᱮᱠᱴᱟ ᱛᱚᱵᱮ ᱱᱤᱭᱟᱹ ᱠᱚᱫᱚ ᱤᱧ ᱢᱟᱲᱟᱝ ᱛᱮᱧ ᱥᱤᱞᱮᱠᱴ ᱟᱠᱟᱫᱼᱟ ᱛᱚᱵᱮ ᱱᱚᱰᱮ ᱥᱤᱞᱮᱠᱴ ᱠᱟᱛᱮ ᱱᱚᱣᱟ ᱱᱚᱰᱮᱧ ᱟᱹᱜᱩᱭᱟ ᱱᱚᱛᱮᱨᱤᱧ ᱥᱮᱴᱤᱝᱟ ᱥᱮᱴᱤᱝ ᱛᱟᱭᱚᱢ ᱟᱨᱦᱚᱸ ᱚᱱᱠᱟᱜᱮ ᱴᱮᱠᱥᱴ ᱵᱚᱱ ᱟᱹᱜᱩᱭᱟ ᱡᱟᱦᱟᱸ ᱵᱚᱱ ᱰᱟᱣᱩᱱᱞᱳᱰ ᱟᱠᱟᱫᱼᱟ ᱤᱧ ᱱᱚᱰᱮ ᱤᱧ ᱟᱹᱜᱩᱭᱮᱫᱼᱟ ᱟᱨ ᱵᱚᱱ ᱳᱠᱮ ᱠᱟᱜᱼᱟ ᱳᱠᱮ ᱛᱟᱭᱚᱢ ᱱᱚᱜᱼᱚ ᱱᱚᱝᱠᱟ ᱱᱚᱜᱼᱚᱭ ᱛᱤᱱᱟᱹᱜ ᱱᱟᱯᱟᱭ ᱥᱟᱺᱦᱤᱡ ᱛᱮ ᱮᱰᱤᱴᱤᱝ ᱜᱟᱱ ᱮᱱᱟ ᱛᱚᱵᱮ ᱵᱚᱭᱦᱟ ᱠᱚ ᱱᱚᱜ ᱱᱚᱝᱠᱟ ᱠᱟᱛᱮ ᱟᱵᱚ ᱡᱮ ᱱᱚᱣᱟ ᱴᱮᱠᱥᱴ ᱯᱷᱚᱨᱢᱮᱴ ᱛᱤᱱᱟᱹᱜ ᱪᱮᱫ ᱞᱮᱠᱟ ᱵᱚᱱ ᱮᱰᱤᱴᱤᱝ ᱫᱟᱲᱮᱭᱟᱜᱼᱟ ᱚᱱᱠᱟ ᱟᱵᱚ ᱵᱚ ᱮᱰᱤᱴᱤᱝᱟ ᱥᱮᱭᱟᱨ ᱨᱮ ᱥᱮᱱ ᱠᱟᱛᱮ ᱟᱵᱚ ᱥᱮᱵᱷ ᱴᱩ ᱜᱮᱞᱮᱨᱤ ᱨᱮᱵᱚᱱ ᱥᱮᱵᱷ ᱫᱟᱲᱮᱭᱟᱜᱼᱟ